ᱟᱭᱢᱟ ᱜᱟᱱ ᱥᱟᱶᱦᱮᱫ ᱨᱚᱥᱤᱠᱟ ᱠᱚ ᱟᱛᱮ ᱨᱟᱹᱥᱠᱟᱹ ᱠᱚ ᱮᱯᱮᱢ ᱪᱟᱯᱟᱞ ᱮᱱᱟ ᱢᱤᱫ ᱥᱟᱶᱦᱮᱫ ᱟᱠᱷᱲᱟ ᱛᱟᱞᱟ ᱛᱮ, ᱡᱟᱦᱟᱸ ᱫᱚ ᱫᱷᱟᱲ ᱫᱤᱥᱚᱢ ᱥᱟᱶᱦᱮᱫ ᱟᱠᱷᱲᱟ ᱦᱚᱸ ᱢᱮᱱ ᱜᱟᱱᱚᱜᱼᱟ᱾ ᱥᱟᱶᱛᱮ ᱟᱹᱜᱤᱞ ᱯᱩᱨᱩᱫᱷᱩᱞ ᱥᱟᱶᱦᱮᱫ ᱨᱚᱥᱤᱠᱟ ᱢᱟᱹᱡᱷᱤ ᱨᱟᱢᱫᱟᱥ ᱴᱩᱰᱩ ᱟᱜ ᱢᱤᱫ ᱥᱟᱭ ᱛᱩᱜᱮ ᱢᱚᱬᱮ ᱟᱱᱟᱜ ᱡᱟᱱᱟᱢ ᱢᱟᱦᱟᱸ ᱠᱚ ᱫᱤᱥᱟᱹ ᱨᱩᱣᱟᱹᱲ ᱟᱫᱟ᱾ ᱩᱱᱠᱩ ᱥᱮᱨᱮᱧ ᱨᱚᱥᱤᱠᱟ, ᱚᱱᱚᱬᱦᱤᱭᱟᱹ, ᱚᱱᱚᱞᱤᱭᱟᱹ ᱠᱚᱣᱟᱜ ᱢᱤᱫ ᱥᱚᱜ ᱥᱟᱨᱮᱡ ᱥᱟᱸᱫᱮᱥ ᱟᱯᱮ ᱠᱚ ᱴᱷᱮᱱ ᱤᱧ ᱪᱟᱞ ᱮᱫᱟ ᱥᱟᱱᱛᱟᱞᱤ ᱠᱟᱞᱮᱠᱥᱮᱱ ᱪᱮᱱᱮᱞ ᱛᱟᱞᱟ ᱛᱮ ᱤᱧ ᱜᱮ ᱥᱩᱥᱟᱱᱛᱚ ᱥᱚᱨᱮᱱ᱾ ᱵᱟᱲᱦᱟᱣ ᱮᱱᱟ ᱚᱠᱟ ᱠᱚ ᱚᱸᱰᱮ ᱥᱟᱞᱟᱜ ᱦᱩᱭ ᱟᱠᱟᱱᱟ ᱱᱚᱝᱠᱟᱱᱟᱜ ᱵᱮᱯᱟᱨ᱾ ᱟᱨ ᱫᱚᱥᱟᱨ ᱟᱹᱨᱩ ᱨᱮ ᱨᱟᱢᱫᱟᱥ ᱴᱩᱰᱩᱣᱟᱜ ᱡᱟᱦᱟᱸ ᱠᱟᱛᱷᱟ ᱢᱮᱱᱟᱜᱼᱟ ᱚᱱᱟ ᱛᱮᱦᱚᱸ ᱵᱟᱝ ᱯᱷᱟᱨᱪᱟᱜ ᱠᱟᱱᱟ ᱪᱤᱠᱟᱹᱛᱮ ᱪᱳᱥᱚᱴᱴᱤ ᱥᱟᱠᱟᱢ ᱠᱷᱚᱱ ᱪᱤᱠᱟᱹᱛᱮ ᱱᱩᱱ ᱢᱟᱨᱟᱝ ᱯᱩᱛᱷᱤ ᱫᱚ ᱦᱩᱭ ᱚᱱᱟ ᱫᱚ ᱟᱡ ᱵᱟᱭ ᱪᱷᱟᱯᱟ ᱫᱟᱲᱮᱭᱟᱜ ᱠᱟᱱᱟ ᱩᱱᱠᱩ ᱪᱷᱟᱯᱟ ᱦᱚᱪᱚ ᱠᱚ ᱞᱟᱹᱜᱤᱫ ᱢᱤᱫᱴᱮᱱ ᱟᱨᱫᱟᱥ ᱥᱟᱠᱟᱢᱮ ᱚᱞ

ᱢᱤᱫᱴᱮᱱ ᱱᱚᱰᱮ ᱡᱚᱠᱷᱚᱱ ᱠᱚᱵᱤᱱᱫᱨᱚ ᱵᱟᱵᱩᱣᱟᱜ ᱠᱟᱛᱷᱟ ᱠᱷᱚᱱ ᱵᱟᱰᱟᱭᱮᱱᱟ ᱡᱮ ᱢᱤᱫᱴᱮᱱ ᱟᱹᱰᱤ ᱢᱟᱨᱟᱝ ᱯᱚᱱᱰᱤᱛ ᱨᱟᱦᱩᱞ ᱥᱟᱸᱥᱠᱨᱤᱛ ᱛᱟᱭᱚᱢ ᱩᱱᱤ ᱫᱚ ᱦᱤᱱᱫᱤ ᱯᱟᱹᱨᱥᱤ ᱨᱮᱱ ᱢᱤᱫᱴᱮᱱ ᱱᱟᱢᱰᱟᱠ ᱚᱱᱚᱞᱤᱭᱟᱹ ᱦᱚᱸ ᱩᱱᱤ ᱫᱚ ᱫᱷᱚᱨᱚᱢ ᱥᱮᱫ ᱮᱢᱱᱤ ᱥᱮᱫ ᱛᱮᱫᱚ ᱵᱟᱢᱵᱮ ᱦᱚᱲᱮ ᱛᱟᱦᱮᱸ ᱠᱟᱱ ᱨᱮᱦᱚᱸ ᱫᱷᱚᱨᱚᱢ ᱥᱮᱫ ᱛᱮᱫᱚ ᱵᱚᱣᱫᱷᱚ ᱫᱷᱚᱨᱚᱢ ᱨᱮᱱ ᱦᱚᱲᱮ ᱛᱟᱦᱮᱸ ᱠᱮᱫᱟᱨᱱᱟᱛᱷ ᱯᱟᱱᱰᱮ ᱡᱟᱦᱟᱸ ᱛᱚ ᱩᱱᱤ ᱢᱤᱫᱴᱮᱱ ᱯᱟᱹᱨᱥᱤ ᱯᱚᱸᱰᱤᱛ ᱦᱚᱸᱭ ᱛᱟᱦᱮᱸ ᱠᱟᱱᱟ ᱩᱱᱤ ᱫᱚ ᱪᱳᱫᱫᱳᱴᱤ ᱯᱟᱹᱨᱥᱤ ᱵᱟᱲᱟᱭ ᱠᱟᱱ ᱛᱟᱦᱮᱱᱟ ᱟᱫᱚ ᱱᱚᱰᱮ ᱥᱩᱱᱤᱛᱤ ᱠᱩᱢᱟᱨ ᱪᱟᱴᱟᱨᱡᱤ ᱨᱟᱦᱩᱞ ᱥᱟᱸᱥᱠᱨᱤᱛᱟᱭᱚᱱ

ᱵᱩᱡᱽ ᱟᱠᱟᱫᱟ ᱱᱤᱛᱚᱜ ᱤᱧᱟᱹᱜ ᱢᱤᱫᱴᱮᱱ ᱠᱩᱠᱞᱤ ᱛᱟᱦᱮᱸᱭᱮᱱᱟ ᱨᱟᱦᱩᱞ ᱥᱟᱥᱠᱨᱤᱛ ᱛᱟᱭᱚᱢ ᱟᱨ ᱥᱩᱱᱤᱛᱤ ᱠᱩᱢᱟᱨ ᱪᱚᱴᱴᱳᱯᱟᱫᱽᱫᱷᱟᱭ ᱱᱩᱠᱤᱱ ᱦᱚᱲ ᱯᱟᱹᱨᱥᱤ ᱠᱤᱱ ᱵᱟᱰᱟᱭ ᱛᱟᱦᱮᱸᱫ ᱥᱮ ᱵᱟᱝ ᱡᱩᱫᱤ ᱠᱤᱱ ᱵᱟᱰᱟᱭᱮᱫ ᱛᱟᱦᱮᱸᱫ ᱮᱸᱰᱮᱠᱷᱟᱱ ᱱᱚᱰᱮ ᱟᱨ ᱢᱤᱫᱴᱮᱱ ᱪᱮᱫ ᱪᱚᱝ ᱛᱟᱦᱮᱸ ᱦᱚᱸ ᱛᱟᱦᱮᱸ ᱫᱟᱲᱮᱭᱟᱜᱼᱟ ᱟᱨ ᱡᱩᱫᱤ ᱵᱟᱝᱠᱤᱱ ᱵᱟᱰᱟᱭᱮᱫ ᱛᱟᱦᱮᱸᱫ ᱛᱟᱦᱚᱞᱮ ᱪᱤᱠᱟᱹ ᱛᱮᱠᱤᱱ ᱞᱟᱹᱭ ᱠᱮᱫᱟ ᱡᱮ ᱱᱚᱝᱠᱟᱱ ᱢᱤᱫᱴᱮᱱ ᱫᱟᱢᱟᱱ ᱯᱩᱛᱷᱤ ᱨᱩᱥ ᱫᱤᱥᱚᱢ ᱨᱮ ᱦᱩᱭ ᱞᱮᱱᱠᱷᱟᱱ ᱥᱚᱨᱠᱟᱨᱤ ᱵᱷᱟᱵᱛᱮ ᱱᱚᱣᱟ ᱪᱷᱟᱯᱟ ᱠᱚᱜᱼᱟ ᱯᱩᱛᱷᱤ ᱵᱩᱡᱽ ᱟᱹᱱᱤᱡᱼᱟ ᱛᱚᱵᱮ ᱟᱹᱱᱤᱡ ᱛᱚ ᱢᱮᱱᱟᱭ ᱱᱚᱣᱟ ᱠᱟᱛᱷᱟ ᱛᱟᱦᱚᱞᱮ ᱤᱧᱤᱧ ᱢᱮᱱᱫᱟ ᱡᱮ ᱱᱚᱣᱟ ᱯᱟᱹᱨᱥᱤ ᱩᱱᱠᱤᱱ ᱵᱟᱨ ᱦᱚᱲ ᱠᱤᱱ ᱡᱟᱦᱟᱸᱭ ᱠᱤᱱ ᱵᱩᱡᱟ ᱵᱟᱠᱷᱟᱱ ᱫᱚ ᱱᱚᱝᱠᱟᱱ ᱥᱟᱨᱴᱤᱯᱷᱤᱠᱮᱴ ᱱᱚᱣᱟ ᱯᱩᱛᱷᱤ ᱨᱮᱫᱚ ᱚᱦᱚ ᱧᱟᱢ ᱫᱟᱲᱮᱭᱟᱜᱼᱟ ᱛᱟᱦᱚᱞᱮ ᱫᱚᱥᱟᱨ ᱟᱹᱨᱩ ᱨᱮᱱᱟᱜ ᱡᱟᱦᱟᱸ ᱠᱟᱛᱷᱟ ᱯᱟᱥᱮᱡ ᱡᱟᱦᱟᱱᱟᱜ ᱱᱚᱣᱟ ᱨᱮ ᱟᱨᱦᱚᱸ ᱢᱮᱱᱟᱜ ᱱᱚᱣᱟ ᱫᱚ ᱜᱚᱵᱮᱥᱚᱱᱟ ᱨᱮᱱᱟᱜ ᱵᱤᱥᱚᱭ ᱛᱟᱦᱮᱸᱭᱮᱱᱟ ᱤᱧᱟᱹᱜ ᱦᱩᱫᱤᱥ ᱛᱮᱫᱚ ᱪᱮᱫᱟᱜ ᱥᱮ ᱡᱟᱦᱟᱸ ᱱᱚᱣᱟ ᱯᱩᱛᱷᱤ ᱨᱮ ᱢᱤᱫᱴᱮᱱ ᱤᱱᱴᱟᱨᱮᱥᱴ ᱩᱫᱩᱜ ᱦᱩᱭ ᱟᱠᱟᱱᱟ ᱪᱮᱫᱟᱜ ᱱᱚᱣᱟ ᱯᱩᱛᱷᱤ ᱨᱮ ᱩᱱᱟᱹᱜ ᱤᱱᱴᱟᱨᱮᱥᱴ ᱱᱚᱣᱟ ᱦᱚᱸ ᱢᱤᱫᱴᱮᱱ ᱠᱩᱠᱞᱤ ᱠᱟᱱᱟ ᱪᱮᱫᱟᱜ ᱢᱤᱫᱴᱮᱱ ᱨᱟᱡᱽ ᱯᱚᱨᱤᱵᱟᱨ ᱠᱷᱚᱱ ᱱᱚᱣᱟ ᱯᱩᱛᱷᱤ ᱪᱷᱟᱯᱟ ᱨᱮᱱᱟᱜ ᱩᱱᱟᱹᱜ ᱠᱩᱨᱩᱢᱩᱴᱩ ᱦᱩᱭᱱᱟ ᱱᱚᱣᱟ ᱦᱚᱸ ᱢᱤᱫᱴᱮᱱ ᱠᱩᱠᱞᱤ ᱪᱮᱫᱟᱜ ᱱᱚᱣᱟ ᱠᱟᱛᱷᱟ ᱤᱧ ᱢᱮᱱᱟ ᱡᱮ ᱡᱟᱦᱟᱸ ᱯᱟᱹᱨᱥᱤ ᱡᱟᱦᱟᱸᱭ ᱠᱚ ᱱᱩᱱᱟᱹᱜ ᱠᱚ ᱦᱤᱨᱠᱷᱟᱹᱣᱟᱜ ᱱᱤᱛ ᱦᱚᱸᱠᱚ ᱦᱤᱨᱠᱷᱟᱹᱣᱟᱜ ᱠᱟᱱ ᱜᱮᱭᱟ ᱱᱚᱝᱠᱟᱱᱟᱜ ᱟᱹᱰᱤ ᱱᱚᱡᱤᱨ ᱢᱮᱱᱟᱜᱼᱟ ᱡᱟᱦᱟᱸ ᱠᱷᱟᱹᱛᱤᱨ ᱛᱮ ᱱᱤᱛ ᱱᱚᱣᱟ ᱯᱟᱹᱨᱥᱤ ᱡᱟᱦᱟᱸᱭ ᱠᱚᱣᱟᱜ ᱡᱟᱱᱟᱢ ᱯᱟᱹᱨᱥᱤ ᱠᱟᱱ ᱛᱟᱠᱚᱣᱟ ᱩᱱᱠᱩ ᱦᱚᱸᱠᱚ ᱵᱟᱹᱜᱤ ᱩᱛᱟᱹᱨ ᱦᱚᱪᱚ ᱟᱠᱟᱫ ᱱᱚᱝᱠᱟᱱᱟᱜ ᱜᱷᱚᱴᱚᱱᱟ ᱦᱚᱸ ᱢᱮᱱᱟᱜᱼᱟ ᱱᱤᱛ ᱦᱚᱸ ᱤᱧᱟᱹᱜ ᱱᱮᱦᱟᱨ ᱨᱮᱜᱮ ᱤᱧᱟᱹᱜ ᱚᱱᱟ ᱥᱩᱨ ᱥᱩᱯᱩᱨ ᱨᱮᱜᱮ ᱮᱢᱚᱱ ᱪᱮᱫ ᱱᱚᱣᱟ ᱯᱟᱹᱨᱥᱤ ᱛᱮ ᱨᱚᱲ ᱠᱷᱟᱹᱛᱤᱨ ᱛᱮ ᱠᱩᱲᱤ ᱜᱤᱫᱽᱨᱟᱹ ᱠᱚ ᱵᱟᱹᱜᱤ ᱟᱠᱟᱫ ᱛᱚ ᱚᱱᱠᱟᱱ ᱯᱟᱹᱨᱥᱤ ᱛᱮ ᱚᱞ ᱯᱩᱛᱷᱤ ᱢᱤᱫᱴᱮᱱ ᱠᱚ ᱪᱷᱟᱯᱟᱭ ᱞᱟᱹᱜᱤᱫ

ᱦᱚᱲ ᱯᱟᱹᱨᱥᱤ ᱱᱤᱭᱮ ᱵᱚᱝᱥᱟ ᱠᱟᱛᱷᱟ ᱛᱤᱱᱟᱹᱜ ᱵᱚᱱ ᱵᱮᱣᱦᱟᱨᱟ ᱱᱚᱣᱟ ᱢᱤᱫᱴᱮᱱ ᱠᱷᱚᱸᱫᱽᱨᱚᱱ ᱛᱟᱦᱮᱸᱭᱮᱱᱟ ᱠᱷᱮᱨᱣᱟᱞ ᱠᱟᱛᱷᱟ ᱫᱚᱵᱚᱱ ᱵᱮᱣᱦᱟᱨᱟ ᱢᱮᱱᱠᱷᱟᱱ ᱡᱟᱦᱟᱸ ᱥᱚᱢᱚᱭ ᱩᱱᱤ ᱵᱮᱣᱦᱟᱨᱮᱫ ᱛᱟᱦᱮᱸᱫ ᱡᱟᱦᱟᱸ ᱥᱚᱢᱚᱭ ᱱᱚᱣᱟ ᱯᱩᱛᱷᱤ ᱚᱞ ᱦᱩᱭ ᱠᱟᱱᱟ ᱩᱱ ᱥᱚᱢᱚᱭ ᱦᱚᱸ ᱦᱚᱲ ᱯᱟᱹᱨᱥᱤ ᱨᱮ ᱱᱚᱣᱟ ᱠᱟᱛᱷᱟ ᱫᱚ ᱵᱮᱵᱚᱦᱟᱨᱚᱜ ᱠᱟᱱ ᱛᱟᱦᱮᱸᱫ ᱠᱷᱮᱨᱣᱟᱞ ᱢᱮᱱᱠᱷᱟᱱ ᱠᱷᱮᱨᱣᱟᱞ ᱨᱮᱱᱟᱜ ᱢᱤᱱᱤᱝ ᱫᱚ ᱪᱮᱫ ᱠᱟᱱᱟ ᱦᱚᱭᱛᱳ ᱟᱹᱰᱤ ᱦᱚᱲ ᱜᱮ ᱛᱮᱦᱮᱧ ᱫᱚ ᱟᱹᱰᱤ ᱨᱚᱠᱚᱢ ᱵᱚᱱ ᱵᱩᱡᱽ ᱠᱟᱫᱟ ᱚᱠᱚᱭ ᱫᱚᱵᱚᱱ ᱵᱩᱡᱮᱫ ᱞᱮᱠᱟ ᱠᱷᱮᱨᱣᱟᱞ ᱢᱮᱱᱛᱮ ᱫᱚ ᱱᱚᱣᱟ ᱠᱟᱱᱟ ᱡᱟᱦᱟᱸᱭ ᱠᱚ ᱠᱟᱱᱟ ᱠᱚ ᱥᱟᱱᱛᱟᱲ ᱛᱮᱠᱚ ᱨᱚᱲ ᱩᱱᱠᱩ ᱜᱮ ᱠᱷᱮᱨᱣᱟᱞ ᱠᱟᱱᱟ ᱢᱮᱱᱠᱷᱟᱱ ᱠᱚᱞᱭᱟᱱ ᱜᱩᱨᱩᱣᱟᱜ ᱠᱟᱛᱷᱟ ᱠᱷᱚᱱ ᱦᱚᱲ ᱠᱚᱨᱮᱱ ᱢᱟᱨᱮ ᱦᱟᱯᱲᱟᱢ ᱠᱚ ᱨᱮᱭᱟᱜ ᱠᱟᱛᱷᱟ ᱠᱷᱚᱱ ᱵᱟᱰᱟᱭᱚᱜᱼᱟ ᱡᱮ ᱠᱷᱮᱨᱣᱟᱞ ᱫᱚ ᱚᱠᱚᱭ ᱠᱚ ᱠᱟᱱᱟ ᱠᱚ ᱩᱱᱠᱩ ᱫᱚ ᱢᱩᱸᱰᱟᱹ ᱠᱚ ᱢᱟᱱᱠᱤ ᱠᱚ ᱢᱟᱦᱞᱮ ᱠᱚ ᱥᱟᱶᱛᱮ ᱠᱩᱲᱵᱤ ᱠᱚ ᱥᱮ ᱟᱨᱦᱚᱸ ᱮᱢᱟᱱ ᱠᱚ ᱩᱱᱠᱩ ᱫᱚ ᱢᱤᱫ ᱥᱟᱶᱛᱮ ᱠᱷᱮᱨᱣᱟᱞ ᱢᱮᱱᱛᱮ ᱠᱚ ᱵᱤᱠᱟᱹᱣ ᱠᱟᱱ ᱛᱟᱦᱮᱸᱱᱟ ᱟᱫᱚ ᱚᱱᱮ ᱩᱱᱠᱩ ᱠᱚᱣᱟᱜ ᱫᱷᱚᱨᱚᱢ ᱯᱩᱛᱷᱤ ᱠᱟᱱᱟ ᱱᱚᱣᱟ ᱛᱟᱞᱟ ᱠᱷᱚᱱ ᱦᱚᱸ ᱡᱟᱦᱟᱸ ᱵᱩᱡᱩᱜᱚᱜ ᱠᱟᱱᱟ ᱟᱫᱚ ᱱᱤᱛ ᱫᱚ ᱚᱱᱮ ᱡᱟᱦᱟᱸ ᱢᱮᱱᱟᱜᱼᱟ ᱠᱷᱮᱨᱣᱟᱞ ᱵᱚᱝᱥᱟ ᱨᱮ ᱡᱟᱦᱟᱸ ᱚᱞ ᱢᱮᱱᱟᱜᱼᱟ ᱪᱮᱫ ᱚᱞ ᱢᱮᱱᱟᱜᱼᱟ ᱚᱱᱟ ᱟᱵᱚ ᱡᱩᱛ ᱠᱟᱛᱮ ᱵᱩᱡᱽ ᱦᱩᱭᱩᱜ ᱛᱟᱵᱚᱱᱟ ᱥᱟᱹᱨᱤᱜᱮ ᱠᱷᱮᱨᱣᱟᱞ ᱠᱚᱣᱟᱜ ᱫᱷᱚᱨᱚᱢ ᱠᱟᱱᱟ ᱥᱮ ᱵᱟᱝ ᱠᱟᱱᱟ ᱢᱟᱱᱮ ᱚᱱᱟ ᱠᱟᱹᱴᱤᱡ ᱵᱩᱡᱽ ᱦᱩᱭᱩᱜ ᱛᱟᱵᱚᱱᱟ ᱤᱧ ᱫᱚ ᱚᱱᱛᱮ ᱵᱟᱹᱧ ᱵᱩᱡᱽ ᱟᱠᱟᱫᱟ ᱚᱱᱟᱧ ᱢᱮᱱᱫᱟ ᱠᱟᱹᱴᱤᱡ ᱵᱩᱡᱽ ᱦᱩᱭᱩᱜ ᱛᱟᱵᱚᱱᱟ ᱩᱱᱟᱹᱜ ᱜᱟᱹᱦᱤᱨ ᱢᱟᱪᱷᱟ ᱯᱟᱲᱦᱟᱣ ᱦᱚᱸ ᱵᱟᱝ ᱯᱟᱲᱦᱟᱣ ᱦᱩᱭ ᱟᱠᱟᱱᱟ ᱟᱨ ᱰᱩᱵᱩᱡ ᱦᱚᱸ ᱵᱟᱝ ᱰᱩᱵᱩᱡ ᱦᱩᱭ ᱟᱠᱟᱱᱟ ᱛᱚᱵᱮ ᱢᱤᱫ ᱥᱚᱢᱚᱭ ᱠᱚᱵᱤᱱᱫᱨᱚ ᱵᱟᱹᱵᱩ ᱞᱟᱦᱟᱱᱛᱤ ᱯᱚᱛᱨᱤᱠᱟ ᱨᱮ ᱟᱡ ᱦᱚᱸᱭ ᱞᱟᱹᱭ ᱠᱮᱫ ᱜᱮᱭᱟ ᱱᱚᱣᱟ ᱢᱟᱲᱟᱝ ᱨᱮ ᱟᱨᱴᱤᱠᱮᱞ ᱫᱚᱭ ᱚᱞ ᱟᱠᱟᱫᱼᱟ ᱡᱮ ᱠᱷᱮᱨᱣᱟᱞ ᱵᱚᱝᱥᱟ ᱫᱷᱚᱨᱚᱢ ᱯᱩᱛᱷᱤ ᱛᱟᱞᱟᱛᱮ ᱦᱚᱲ ᱦᱚᱯᱚᱱ ᱠᱚ ᱵᱨᱟᱦᱢᱤ ᱩᱱᱤᱠᱨᱚᱢ ᱨᱮᱱᱟᱜ ᱢᱤᱫ ᱠᱟᱹᱨᱤ ᱠᱚ ᱟᱫᱚ ᱢᱩᱪᱟᱹᱫ ᱫᱷᱩᱵᱤᱡ ᱫᱚ ᱵᱟᱭ ᱞᱟᱹᱭ ᱯᱩᱨᱟᱹᱣ ᱟᱠᱟᱫ ᱛᱟᱵᱚᱱᱟ ᱚᱠᱟ ᱞᱮᱠᱟᱨᱮ ᱱᱚᱣᱟ ᱠᱟᱹᱨᱤᱜᱚᱞ ᱦᱩᱭᱱᱟ ᱡᱮ ᱠᱷᱮᱨᱣᱟᱞ ᱠᱚ ᱦᱤᱱᱫᱩ ᱠᱷᱚᱱ ᱥᱟᱹᱨᱤ ᱫᱷᱚᱨᱚᱢ ᱠᱷᱚᱱ ᱦᱤᱱᱫᱩ ᱫᱷᱚᱨᱚᱢ ᱥᱮᱫ ᱢᱤᱫᱴᱮᱱ ᱤᱫᱤ ᱠᱚ ᱦᱩᱭᱩᱜᱼᱟ ᱚᱠᱟ ᱞᱮᱠᱟᱨᱮ ᱦᱩᱭ ᱠᱟᱱᱟ ᱚᱱᱟ ᱫᱚ ᱟᱫᱚ ᱵᱟᱭ ᱞᱟᱹᱭ ᱢᱩᱪᱟᱹᱫ ᱟᱠᱟᱫ ᱛᱟᱵᱚᱱᱟᱭ ᱦᱟᱸᱜ ᱞᱟᱹᱭ ᱫᱚ ᱛᱚ ᱤᱧᱟᱹᱜ ᱵᱮᱠᱛᱤᱜᱚᱛᱚ ᱡᱟᱦᱟᱸ ᱦᱩᱫᱤᱥ ᱛᱤᱧ ᱥᱚᱢᱵᱷᱚᱵᱚᱛᱚ ᱚᱵᱤᱱᱫᱨᱚ ᱵᱟᱵᱩ ᱡᱟᱦᱟᱸᱭ ᱞᱟᱹᱭᱮᱫ ᱡᱮ ᱚᱱᱟ ᱠᱟᱛᱷᱟ ᱮᱠᱟᱞ ᱜᱮ ᱚᱝ ᱚᱴᱟᱝ ᱜᱤᱰᱤ ᱠᱟᱜ ᱞᱮᱠᱟᱱᱟᱜ ᱠᱟᱱᱟ ᱚᱱᱠᱟ ᱦᱚᱸ ᱵᱟᱹᱧ ᱢᱚᱱᱮᱭᱮᱫᱟ ᱤᱧ ᱫᱚ ᱢᱟᱱᱮ ᱱᱤᱛ ᱫᱷᱟᱹᱵᱤᱡ ᱛᱤᱱᱟᱹᱜ ᱴᱩᱠᱩ ᱯᱟᱲᱦᱟᱣ ᱠᱟᱛᱮ ᱤᱧ ᱵᱩᱡᱽ ᱟᱠᱟᱫ ᱤᱱᱟᱹ ᱞᱮᱠᱟᱛᱤᱧ ᱢᱮᱱᱫᱟ ᱟᱨ ᱜᱟᱹᱦᱤᱨ ᱧᱚᱜ ᱫᱚ ᱟᱹᱣᱨᱤᱧ ᱯᱟᱲᱦᱟᱣᱟ ᱵᱤᱥᱮᱥ ᱠᱟᱭᱛᱮ ᱱᱚᱰᱮ ᱩᱯᱚᱱᱤᱥᱚᱫ ᱨᱮᱱᱟᱜ ᱡᱟᱦᱟᱸ ᱠᱟᱛᱷᱟ ᱦᱮᱡ ᱟᱠᱟᱱᱟ ᱠᱷᱮᱨᱣᱟᱞ ᱢᱚᱱᱥᱟ ᱫᱷᱚᱨᱚᱢ ᱯᱩᱛᱷᱤ ᱨᱮ ᱡᱟᱦᱟᱸ ᱫᱚ ᱰᱚᱠᱴᱚᱨ ᱥᱩᱨᱤᱫᱮᱵ ᱠᱩᱢᱟᱨ ᱵᱷᱚᱢᱤᱠ ᱢᱤᱫᱴᱮᱱᱮ ᱵᱟᱠᱷᱟ ᱟᱠᱟᱫᱟ ᱛᱚ ᱚᱱᱟ ᱩᱯᱚᱱᱤᱥᱚᱫ ᱵᱷᱟᱵᱽᱱᱟ ᱫᱚ ᱟᱵᱚᱣᱟᱜ ᱠᱟᱱᱟ ᱥᱮ ᱵᱟᱢᱲᱮ ᱠᱚᱣᱟᱜ ᱵᱷᱟᱵᱽᱱᱟ ᱠᱟᱱᱟ ᱱᱚᱣᱟ ᱠᱟᱹᱴᱤᱡ ᱵᱩᱡᱷᱟᱹᱣ ᱡᱟᱦᱟᱱ ᱤᱥᱟᱵᱚᱪ ᱥᱮ ᱢᱤᱫᱚᱝ ᱥᱟᱨᱵᱚᱝ ᱡᱟᱛᱠᱤᱧ ᱪᱟ ᱡᱚᱜᱚᱛᱟᱝ ᱡᱚᱜᱚᱛ ᱛᱮᱱᱚ ᱛᱚᱯᱛᱮᱱᱚ ᱵᱷᱩᱧᱡᱤᱛᱟ ᱢᱟ ᱨᱤᱫᱷᱚ ᱯᱚᱪᱥᱟ ᱥᱤᱥᱥᱚ ᱫᱚ ᱢᱚᱦᱚᱱ ᱠᱟᱱᱟ ᱢᱤᱫᱴᱮᱱ ᱩᱯᱚᱱᱤᱥᱚᱫ ᱨᱮᱱᱟᱜ ᱯᱳᱭᱞᱳ ᱩᱛᱟᱹᱨ ᱱᱚᱣᱟ ᱠᱟᱱᱟ ᱟᱫᱚ ᱦᱚᱲ ᱦᱚᱯᱚᱱᱟᱜ ᱡᱤᱭᱚᱱ ᱫᱚᱨᱥᱚᱱ ᱥᱟᱶ ᱚᱱᱟ ᱢᱤᱞ ᱦᱮᱱᱟᱜ ᱥᱮ ᱵᱟᱹᱱᱩᱜᱼᱟ ᱱᱚᱣᱟ ᱠᱚ ᱟᱵᱚ ᱠᱤᱱᱛᱩ ᱠᱟᱹᱴᱤᱡ ᱜᱷᱟᱱᱴᱟ ᱜᱮ ᱛᱟᱵᱚᱱ ᱛᱚᱡᱽᱵᱤᱡ ᱦᱩᱭᱩᱜ ᱛᱟᱵᱚᱱᱟ ᱛᱟᱨᱯᱚᱨᱮ ᱠᱷᱮᱨᱣᱟᱞ ᱵᱚᱝᱥᱟ ᱫᱷᱚᱨᱚᱢ ᱯᱩᱛᱷᱤ ᱤᱫᱤ ᱠᱟᱛᱮ ᱟᱵᱚ ᱢᱤᱫᱴᱮᱱ ᱤᱭᱟᱹ ᱨᱮᱵᱚᱱ ᱦᱮᱡ ᱫᱟᱲᱮᱭᱟᱜᱼᱟ

ᱢᱟ ᱮᱱᱠᱷᱟᱱ ᱨᱟᱢᱫᱟᱥ ᱴᱩᱰᱩ ᱨᱚᱥᱤᱠᱟ ᱩᱭᱦᱟᱹᱨ ᱤᱛᱟᱹ ᱥᱟᱱᱟᱢ ᱠᱚᱴᱷᱮᱱ ᱯᱟᱥᱱᱟᱣ ᱠᱚᱜ ᱢᱟ ᱱᱚᱝᱠᱟ ᱜᱮ ᱟᱸᱥ ᱫᱚᱦᱚ ᱠᱟᱛᱮ ᱩᱱᱤᱭᱟᱜ ᱜᱩᱨ ᱟᱠᱟᱱ ᱦᱚᱭ ᱡᱤᱣᱤ ᱦᱟᱥᱟ ᱦᱚᱲᱢᱚ ᱦᱟᱱᱟᱯᱩᱨᱤ ᱠᱷᱚᱱ ᱱᱚᱣᱟᱯᱩᱨᱤ ᱨᱮᱜᱮ ᱰᱷᱮᱨ ᱜᱟᱱ ᱡᱤᱭᱟᱹᱣ ᱛᱟᱦᱮᱱ ᱢᱟ ᱨᱟᱢᱫᱟᱥ ᱴᱩᱰᱩ ᱨᱚᱥᱤᱠᱟ ᱦᱤᱛᱞᱟᱹᱭ ᱥᱟᱶᱛᱮ ᱜᱩᱱᱢᱟᱱᱟᱣ ᱡᱚᱦᱟᱨ᱾